ᱢᱚᱢᱚᱛᱟ ᱫᱤᱫᱤ ᱛᱤᱠᱤᱱ ᱦᱟᱸᱜ ᱠᱤᱱ ᱠᱚᱢᱮᱴ ᱟᱠᱟᱜᱼᱟ ᱫᱟᱫᱟ ᱟᱹᱵᱤᱱ ᱫᱚ ᱞᱚᱵᱷ ᱢᱟᱨᱮᱡᱽ ᱥᱮ ᱟᱨᱮᱡᱽ ᱢᱟᱨᱮᱡᱽ ᱯᱞᱤᱡᱽ ᱞᱟᱹᱭ ᱵᱤᱱ ᱚᱱᱠᱟ ᱞᱮᱠᱟ ᱜᱮ ᱫᱩᱞᱟᱨᱤ ᱦᱮᱢᱵᱨᱚᱢ ᱛᱤᱠᱤᱱ ᱦᱟᱸᱜ ᱠᱤᱱ ᱠᱚᱢᱮᱴ ᱟᱠᱟᱜᱼᱟ ᱫᱟᱫᱟ ᱟᱨ ᱵᱟᱹᱦᱩ ᱟᱹᱵᱤᱱ ᱫᱚ ᱞᱚᱵᱷ ᱢᱟᱨᱮᱡᱽ ᱥᱮ ᱟᱨᱮᱡᱽ ᱢᱟᱨᱮᱡᱽ ᱵᱤᱱ ᱵᱟᱯᱞᱟ ᱦᱟᱠᱟᱱᱟ ᱟᱨ ᱵᱟᱹᱦᱩ ᱫᱚ ᱚᱠᱟ ᱨᱤᱱᱤᱡ ᱠᱟᱱᱟᱭ? ᱡᱚᱦᱟᱨ ᱜᱮ ᱥᱟᱱᱟᱢ ᱭᱩᱴᱩᱵᱽ ᱧᱮᱧᱮᱞᱤᱭᱟᱹ ᱯᱮᱲᱟ ᱦᱚᱲ ᱠᱚ᱾

ᱫᱩᱞᱟᱨᱤ ᱦᱮᱢᱵᱽᱨᱚᱢ ᱛᱤᱠᱤᱱ ᱱᱟᱦᱟᱜ ᱠᱤᱱ ᱠᱚᱢᱮᱱᱴ ᱟᱠᱟᱫᱼᱟ ᱫᱟᱫᱟ ᱟᱨ ᱵᱟᱹᱦᱩ ᱟᱹᱵᱤᱱ ᱫᱚ ᱞᱚᱵᱷ ᱢᱟᱨᱮᱡᱽ ᱥᱮ ᱟᱨᱮᱡᱽ ᱢᱟᱨᱮᱡᱽ ᱵᱤᱱ ᱵᱟᱯᱞᱟ ᱟᱠᱟᱱᱟ ᱚᱱᱠᱟ ᱞᱮᱠᱟ ᱜᱮ ᱴᱨᱟᱭᱵᱟᱞ ᱴᱨᱟᱰᱤᱥᱚᱱᱟᱞ ᱯᱷᱩᱰ ᱦᱮᱵᱤᱴ ᱟᱹᱠᱤᱱ ᱦᱚᱸ ᱱᱟᱦᱟᱜ ᱠᱤᱱ ᱢᱮᱱ ᱟᱠᱟᱫᱼᱟ ᱠᱤ ᱫᱟᱫᱟ ᱡᱚᱦᱟᱨ ᱜᱮ ᱟᱹᱵᱤᱱ ᱫᱚ ᱞᱚᱵᱷ ᱥᱮ ᱟᱨᱮᱡᱽ ᱢᱟᱨᱮᱡᱽ ᱛᱚ ᱢᱟᱲᱟᱝ ᱦᱟᱸᱜ ᱡᱟᱦᱟᱸ ᱛᱤᱱᱟᱹᱜ ᱱᱟᱦᱟᱜ ᱟᱵᱚᱨᱮᱱ ᱢᱟᱨᱮ ᱥᱟᱵᱥᱠᱨᱟᱭᱵᱟᱨ ᱯᱮᱲᱟ ᱦᱚᱲ ᱠᱚ ᱱᱟᱦᱟᱜ ᱢᱮᱱᱟᱜ ᱟᱠᱟᱫ ᱯᱮ ᱛᱟᱵᱚᱱ ᱟᱯᱮ ᱱᱟᱦᱟᱜ ᱠᱤᱪᱷᱩ ᱜᱟᱱ ᱱᱟᱦᱟᱜ ᱯᱮ ᱢᱟᱲᱟᱝ ᱟᱜ ᱵᱷᱤᱰᱤᱭᱳ ᱠᱚ ᱧᱮᱞ ᱠᱟᱛᱮ ᱱᱟᱦᱟᱜ ᱯᱮ

ᱛᱚᱵᱮ ᱪᱟᱜ ᱵᱚᱱ ᱵᱤᱞᱚᱢᱟ ᱡᱟᱹᱥᱛᱤ ᱵᱟᱝ ᱵᱤᱞᱚᱢ ᱠᱟᱛᱮ ᱵᱷᱤᱰᱤᱭᱳ ᱨᱮᱱᱟᱜ ᱴᱚᱯᱤᱠ ᱥᱮᱫ ᱜᱮᱵᱚᱱ ᱥᱮᱱ ᱤᱫᱤ ᱞᱮᱱ ᱜᱮ ᱟᱫᱚ ᱚᱱᱮ ᱚᱱᱠᱟ ᱱᱟᱦᱟᱜ ᱛᱟᱵᱚᱱ ᱠᱩᱠᱞᱤ ᱠᱚ ᱫᱚᱦᱚ ᱟᱠᱟᱫᱼᱟ ᱟᱹᱞᱤᱧᱟᱜ ᱫᱚ ᱞᱚᱵᱽ ᱢᱟᱨᱮᱡᱽ ᱥᱮ ᱟᱨᱮᱡᱽ ᱢᱟᱨᱮᱡᱽ ᱢᱮᱱᱛᱮ ᱟᱹᱞᱤᱧᱟᱜ ᱫᱚ ᱱᱟᱦᱟᱜ ᱞᱚᱵᱽ ᱢᱟᱨᱮᱡᱽ ᱠᱟᱱᱟ ᱛᱟᱵᱚᱱ ᱟᱨ ᱢᱤᱫ ᱥᱮᱨᱢᱟ ᱦᱩᱭᱮᱱ ᱜᱮᱭᱟ ᱱᱟᱦᱟᱜ ᱪᱟᱞᱟᱣᱮᱱ ᱥᱮᱨᱢᱟ ᱚᱜᱚᱥᱴ ᱫᱚᱥ ᱛᱟᱹᱨᱤᱠᱷ ᱨᱮ ᱱᱟᱦᱟᱜ ᱫᱩᱭ ᱦᱟᱡᱟᱨ ᱪᱚᱵᱽᱵᱤᱥ ᱚᱜᱚᱥᱴ ᱫᱚᱥ ᱛᱟᱹᱨᱤᱠᱷ ᱡᱚᱦᱚᱜ ᱱᱟᱦᱟᱜ ᱞᱤᱧ ᱧᱟᱯᱟᱢ ᱟᱠᱟᱱᱟ

ᱫᱚᱥ ᱛᱟᱹᱨᱤᱠᱷ ᱫᱚ ᱛᱟᱹᱞᱤᱧ ᱢᱤᱫ ᱥᱮᱨᱢᱟ ᱱᱟᱦᱟᱜ ᱦᱩᱭ ᱟᱠᱟᱱᱟ ᱛᱚ ᱢᱤᱫ ᱥᱮᱨᱢᱟ ᱛᱟᱹᱞᱤᱧ ᱚᱠᱟ ᱞᱮᱠᱟ ᱯᱩᱨᱟᱹᱣᱮᱱᱟ ᱴᱷᱤᱠᱟᱹ ᱦᱚᱸ ᱵᱟᱹᱞᱤᱧ ᱴᱷᱤᱠᱟᱹ ᱫᱟᱲᱮᱭᱟᱫᱟ ᱟᱫᱚ ᱵᱷᱤᱰᱤᱭᱳ ᱦᱚᱸ ᱚᱱᱟ ᱵᱟᱨᱮᱛᱮ ᱵᱟᱹᱞᱤᱧ ᱵᱮᱱᱟᱣ ᱫᱟᱲᱮᱭᱟᱫᱟ ᱪᱮᱫᱟᱜ ᱥᱮ ᱤᱱᱟᱹ ᱚᱠᱛᱚ ᱵᱟᱹᱦᱩᱣᱟᱜ ᱦᱚᱲᱢᱚ ᱴᱷᱤᱠ ᱵᱟᱭ ᱛᱟᱦᱮᱸ ᱠᱟᱱᱟ ᱟᱫᱚ ᱟᱯᱮ ᱠᱚᱦᱚᱸ ᱵᱟᱹᱞᱤᱧ ᱡᱚᱲᱟᱣ ᱫᱟᱲᱮᱭᱟᱫ ᱯᱮ ᱛᱟᱵᱚᱱ ᱛᱚ ᱴᱷᱤᱠ ᱜᱮᱭᱟ ᱛᱮᱦᱮᱧᱟᱜ ᱵᱷᱤᱰᱤᱭᱳ ᱨᱮᱫᱚ ᱱᱤᱱᱟᱹᱜ ᱜᱮ ᱡᱚᱲᱟᱣ ᱨᱮᱱᱟᱜ ᱛᱟᱦᱮᱸ ᱠᱟᱱᱟ ᱠᱤ ᱡᱟᱦᱟᱸ ᱛᱤᱱᱟᱹᱜ ᱜᱮ ᱱᱟᱦᱟᱜ ᱟᱯᱮ ᱰᱟᱣᱩᱴ ᱨᱮᱯᱮ ᱛᱟᱦᱮᱸ ᱠᱟᱱᱟ ᱠᱤ ᱟᱹᱞᱤᱧᱟᱜ ᱫᱚ ᱞᱚᱵᱷ ᱢᱮᱨᱮᱡᱽ ᱥᱮ ᱟᱨᱮᱡᱽ ᱢᱮᱨᱮᱡᱽ

ᱟᱨ ᱧᱟᱯᱟᱢ ᱟᱵᱚ ᱱᱮᱠᱥᱴ ᱵᱞᱚᱜᱽ ᱵᱷᱤᱰᱤᱭᱳ ᱛᱮ